ᱛᱮᱦᱮᱧ ᱱᱚᱰᱮ ᱚᱠᱟᱴᱟᱜ ᱫᱚ ᱢᱚᱥᱟᱦᱟᱨᱤ ᱵᱷᱚᱵᱚᱱ ᱥᱤᱨᱟᱝ ᱱᱚᱰᱮ ᱵᱤᱥᱮᱥ ᱜᱟᱞᱢᱟᱨᱟᱣ ᱛᱟᱦᱮᱸ ᱠᱟᱱᱟ ᱚᱱᱟ ᱫᱚ ᱦᱤᱱᱫᱩ ᱫᱷᱚᱨᱢᱚ ᱨᱮ ᱢᱮᱱᱟᱜ ᱞᱮ ᱥᱟᱱᱛᱟᱞ ᱩᱨᱟᱹᱣ ᱢᱩᱱᱰᱟ ᱜᱚᱰ ᱠᱷᱟᱹᱲᱤᱭᱟᱹ ᱦᱚ ᱯᱟᱱ ᱥᱟᱣᱲᱟ ᱵᱷᱩᱢᱤ ᱵᱤᱞ ᱤᱛᱭᱟᱫᱤ ᱟᱞᱮ ᱦᱤᱱᱫᱩ ᱫᱷᱚᱨᱢᱚ ᱨᱮᱱ ᱦᱚᱭᱛᱚ ᱥᱟᱵ ᱫᱷᱚᱨᱢᱚ ᱢᱮᱱᱟᱜᱼᱟ ᱥᱟᱱᱛᱟᱞ ᱫᱚ ᱵᱤᱫᱤᱱ ᱟᱨ ᱩᱨᱟᱹᱣ ᱠᱚ ᱚᱱᱠᱟ ᱯᱟᱲᱦᱟᱣ ᱥᱚᱢᱟᱡᱽ ᱚᱱᱠᱟ ᱟᱭᱢᱟ ᱰᱷᱮᱨ ᱡᱟᱹᱛᱤᱭᱟᱹᱨᱤ ᱢᱤᱫᱴᱮᱡ ᱤᱭᱟᱹ ᱢᱮᱱᱟᱜᱼᱟ ᱫᱷᱚᱨᱢᱚ ᱢᱮᱱᱟᱜᱼᱟ ᱟᱨ ᱚᱱᱠᱟ ᱞᱮᱠᱟ ᱛᱮᱜᱮ ᱟᱞᱮ ᱱᱚᱣᱟ ᱫᱷᱚᱨᱢᱚ ᱨᱮᱱ ᱢᱟᱨᱮ ᱥᱚᱢᱟᱡᱽ ᱨᱮᱱ ᱦᱚᱲ ᱠᱚ ᱟᱹᱰᱤ ᱞᱟᱧᱪᱤᱛᱚ ᱵᱚᱧᱪᱤᱛᱚ ᱨᱮ ᱢᱮᱱᱟᱜ ᱞᱮᱭᱟ ᱟᱞᱮ বিভিন্ন ᱡᱟᱹᱛ ᱨᱮ ᱠᱟᱹᱴᱤᱡ ᱠᱟᱹᱴᱤᱡ ᱥᱚᱢᱟᱡᱽ ᱨᱮᱱᱟᱜ ᱠᱚᱢᱤᱴᱤ ᱢᱮᱱᱟᱜᱼᱟ ᱟᱯᱟᱱ ᱟᱹᱯᱤᱱ ᱞᱮ ᱟᱹᱭᱩᱨᱮᱫ ᱠᱟᱱᱟ ᱟᱫᱚ ᱱᱚᱝᱠᱟ ᱫᱟᱲᱮ ᱟᱨ ᱥᱚᱠᱛᱤ ᱵᱟᱞᱮ ᱧᱟᱢᱮᱫ ᱠᱷᱟᱹᱛᱤᱨ ᱛᱮ ᱪᱮᱛᱟᱱ ᱨᱮ ᱢᱤᱫᱴᱮᱡ ᱥᱮᱱᱴᱨᱟᱞ ᱠᱚᱢᱤᱴᱤ ᱡᱚᱛᱚ ᱢᱚᱧᱪᱚ ᱧᱩᱛᱩᱢ ᱛᱮ ᱢᱤᱫᱴᱮᱡ ᱡᱚᱛᱚ ᱡᱟᱹᱛ ᱢᱤᱞᱟᱹᱣ ᱠᱟᱛᱮ ᱢᱤᱫᱴᱮᱡ ᱠᱚᱢᱤᱴᱤ ᱞᱮ ᱵᱟᱸᱫᱷᱟᱣ ᱠᱮᱫᱟ ᱟᱨ ᱚᱱᱟ ᱠᱚᱢᱤᱴᱤ ᱥᱮᱫ ᱠᱷᱚᱱ ᱜᱮ ᱵᱤᱵᱷᱤᱱᱱᱚ ᱟᱞᱮᱭᱟᱜ ᱫᱟᱹᱵᱤ ᱫᱟᱣᱟ ᱠᱚ ᱥᱚᱨᱠᱟᱨ ᱴᱷᱮᱡ ᱟᱞᱮ ᱞᱮ ᱥᱟᱢᱟᱝ ᱫᱟᱲᱮᱭᱟᱜ ᱛᱮ ᱟᱞᱮ ᱨᱮᱱ ᱥᱚᱢᱟᱡᱽ ᱨᱮᱱ ᱦᱚᱲ ᱠᱚ ᱞᱟᱦᱟ ᱥᱮᱫ ᱞᱮ ᱞᱟᱦᱟ ᱨᱟᱠᱟᱵ ᱫᱟᱲᱮᱭᱟ ᱠᱚ ᱞᱟᱹᱜᱤᱫ ᱢᱤᱫᱴᱮᱡ ᱡᱚᱡᱟ ᱠᱩᱨᱩᱢᱩᱴᱩ ᱪᱟᱞᱟᱜ ᱠᱟᱱᱟ ᱟᱨ ᱱᱤᱥᱪᱚᱭ ᱜᱮ ᱟᱥᱚᱜ ᱟᱵᱚᱱ ᱟᱞᱮ ᱱᱚᱣᱟ ᱦᱤᱱᱫᱩ ᱫᱷᱚᱨᱢᱚ ᱨᱮ ᱛᱤᱱᱟᱹᱜ ᱢᱮᱱᱟᱜ ᱞᱮ ᱟᱹᱫᱤᱵᱟᱹᱥᱤ ᱠᱚ ᱱᱤᱥᱪᱚᱭ ᱟᱵᱚᱣᱟᱜ ᱥᱚᱢᱚᱥᱥᱟ ᱠᱚ ᱟᱵᱚᱣᱟᱜ ᱛᱮᱛᱟᱝ ᱨᱮᱸᱜᱮᱡ ᱠᱚ ᱚᱱᱟᱞᱮ ᱥᱚᱢᱟᱫᱷᱟᱱ ᱫᱟᱲᱮᱭᱟᱜᱼᱟ ᱢᱮᱱ ᱠᱟᱛᱮ ᱛᱮᱦᱮᱧᱟᱜ ᱢᱚᱧᱪᱚ ᱥᱮᱫ ᱠᱷᱚᱱ ᱫᱚᱞᱮ ᱢᱮᱱᱮᱫ ᱠᱟᱱᱟ ᱟᱨ ᱛᱮᱦᱮᱧᱟᱜ ᱱᱚᱣᱟ ᱡᱚᱣᱛᱷᱚ ᱢᱚᱧᱪᱚ ᱚᱠᱟᱴᱟᱜ ᱧᱩᱛᱩᱢ ᱟᱠᱟᱱ ᱚᱱᱟ ᱫᱚ ᱦᱚᱫᱚᱣ ᱟᱹᱫᱤᱵᱟᱹᱥᱤ ᱢᱚᱦᱟᱥᱚᱵᱷᱟ ᱧᱩᱛᱩᱢ ᱛᱮ ᱧᱩᱛᱩᱢ ᱫᱚᱞᱮ ᱫᱚᱦᱚ ᱟᱠᱟᱫᱼᱟ ᱱᱚᱰᱮ ᱠᱚ ᱛᱟᱦᱮᱸ ᱠᱟᱱᱟ ᱠᱚᱠᱲᱟᱡᱷᱟᱲ ᱥᱤᱨᱟᱝ ᱵᱟᱠᱥᱟ ᱩᱫᱟᱞᱜᱩᱲᱤ ᱱᱚᱣᱟ ᱵᱤᱴᱤᱟᱨ ᱨᱮ ᱡᱚᱛᱚ ᱯᱨᱚᱛᱮᱠᱴᱤ ᱡᱟᱭᱜᱟ ᱠᱷᱚᱡ ᱢᱟᱱᱮ ᱯᱨᱚᱛᱤᱱᱤᱫᱷᱤ ᱩᱯᱚᱥᱛᱷᱤᱛ ᱠᱚ ᱛᱟᱦᱮᱸ ᱠᱟᱱᱟ ᱟᱨ ᱢᱩᱞ ᱢᱟᱺᱡᱷᱤ ᱞᱮᱠᱟᱛᱮ ᱤᱧ ᱥᱨᱤ ᱡᱮᱴᱷᱟ ᱦᱟᱸᱥᱫᱟ ᱢᱟᱹᱡᱷᱤ ᱞᱮᱠᱟᱛᱮ ᱠᱚ ᱵᱟᱪᱷᱟᱣ ᱵᱟᱦᱟᱞ ᱠᱤᱫᱤᱧᱟ ᱟᱨ ᱯᱟᱨᱟᱱᱤᱠ ᱞᱮᱠᱟᱛᱮ ᱢᱩᱞ ᱤᱧ ᱥᱤᱨᱟᱝ ᱨᱮᱱ ᱨᱟᱡᱮᱱ ᱵᱟᱲᱟ ᱯᱟᱨᱟᱱᱤᱠ ᱞᱮᱠᱟᱛᱮ ᱠᱚ ᱵᱟᱪᱷᱟᱣ ᱵᱟᱦᱟᱞ ᱠᱤᱫᱤᱧᱟ ᱛᱚ ᱤᱧ ᱤᱧᱟᱹᱜ ᱧᱩᱛᱩᱢ ᱥᱟᱯᱟᱞ ᱢᱩᱨᱢᱩ ᱟᱨ ᱤᱧ ᱫᱚ ᱱᱚᱣᱟ ᱠᱚᱠᱲᱟᱡᱷᱟᱲ ᱦᱚᱱᱚᱛ ᱨᱮᱱ ᱱᱚᱣᱟ ᱢᱟᱹᱡᱷᱤ ᱯᱟᱨᱜᱟᱱᱟ ᱢᱟᱰᱣᱟ ᱨᱮᱱ ᱯᱟᱨᱜᱟᱱᱟ ᱱᱚᱰᱮ ᱱᱚᱜᱼᱚᱭ ᱯᱨᱮᱥ ᱢᱤᱴ ᱮᱢ ᱨᱮᱭᱟᱜ ᱡᱚᱥ ᱥᱮ ᱠᱟᱨᱚᱱ ᱛᱮᱫ ᱫᱚ ᱱᱚᱣᱟ ᱜᱮ ᱛᱟᱦᱮᱸ ᱠᱟᱱᱟ ᱛᱮᱦᱮᱧ ᱱᱚᱜᱼᱚᱭ ᱟᱵᱚ ᱥᱟᱱᱛᱟᱲ ᱥᱟᱶᱛᱟ ᱨᱮᱱ ᱢᱟᱺᱡᱷᱤ ᱵᱟᱵᱟ ᱠᱚ ᱟᱨ ᱟᱛᱳ ᱢᱚᱬᱮ ᱦᱚᱲ ᱠᱚ ᱱᱩᱠᱩ ᱪᱮᱫ ᱞᱮᱠᱟᱨᱮ ᱱᱚᱣᱟ ᱡᱟᱜᱣᱟᱨ ᱥᱮ ᱱᱚᱜᱼᱚᱭ ᱱᱚᱝᱠᱟᱱ ᱦᱚᱲ ᱠᱷᱚᱱ ᱪᱮᱛᱚᱱ ᱨᱮ ᱛᱟᱦᱮᱱ ᱥᱟᱺᱜᱤᱧ ᱨᱮ ᱛᱟᱦᱮᱱ ᱚᱱᱟ ᱞᱟᱹᱜᱤᱫ ᱛᱮᱦᱮᱧ ᱤᱧ ᱩᱱᱠᱩ ᱱᱤᱨᱫᱮᱥᱤᱧ ᱮᱢᱟ ᱠᱚ ᱠᱟᱱᱟ ᱩᱱᱠᱩ ᱦᱚᱲ ᱟᱵᱚᱣᱟᱜ ᱢᱩᱞ ᱫᱷᱚᱨᱚᱢ ᱛᱮᱠᱚ ᱨᱩᱣᱟᱹᱲ ᱦᱤᱡᱩᱜ ᱢᱟ ᱚᱱᱠᱟᱱᱟᱜ ᱢᱤᱫᱴᱟᱝ ᱱᱤᱨᱫᱮᱥ ᱠᱚ ᱮᱢᱟ ᱠᱚ ᱠᱟᱱᱟ ᱟᱫᱚ ᱤᱧᱟᱹᱜ ᱢᱮᱱ ᱨᱮᱭᱟᱜ ᱫᱚ ᱱᱚᱣᱟ ᱠᱟᱱᱟ ᱟᱨ ᱩᱱᱠᱩ ᱢᱩᱞ ᱫᱷᱚᱨᱚᱢ ᱨᱮ ᱚᱠᱟ ᱫᱷᱚᱨᱚᱢ ᱨᱮᱠᱚ ᱨᱩᱣᱟᱹᱲ ᱦᱤᱡᱩᱜᱼᱟ ᱱᱚᱣᱟ ᱫᱚ ᱯᱩᱥᱴᱟᱹᱣ ᱵᱟᱠᱚ ᱞᱟᱹᱭ ᱫᱟᱲᱮᱭᱟᱜ ᱠᱟᱱᱟ ᱟᱨ ᱱᱤᱭᱟᱹ ᱦᱚᱸᱠᱚ ᱢᱮᱱᱮᱫ ᱠᱟᱱᱟ ᱡᱮ ᱟᱵᱚᱨᱮᱱ ᱦᱚᱲ ᱱᱚᱜᱼᱚᱭ ᱡᱟᱦᱟᱸ ᱫᱚ ᱦᱤᱱᱫᱩ ᱫᱷᱚᱨᱚᱢ ᱨᱮ ᱡᱟᱦᱟᱸᱭ ᱟᱵᱚ ᱥᱟᱱᱛᱟᱞ ᱟᱹᱫᱤᱵᱟᱹᱥᱤ ᱠᱚᱫᱚ ᱦᱤᱱᱫᱩ ᱠᱟᱱᱟ ᱵᱚ ᱟᱨ ᱦᱤᱱᱫᱩ ᱫᱷᱚᱨᱚᱢ ᱨᱮ ᱡᱮᱢᱚᱱ ᱱᱩᱠᱩ ᱟᱞᱮ ᱴᱷᱮᱱ ᱱᱤᱨᱫᱮᱥ ᱛᱟᱦᱮᱱ ᱠᱟᱱᱟ ᱩᱱᱠᱩ ᱟᱵᱚ ᱨᱮᱱ ᱨᱟᱡᱚᱠ ᱦᱚᱲ ᱴᱷᱮᱱ ᱫᱤᱥᱚᱢ ᱦᱚᱲ ᱴᱷᱮᱱ ᱩᱱᱠᱩᱣᱟᱜ ᱢᱮᱱ ᱱᱚᱝᱠᱟ ᱠᱚ ᱢᱮᱱ ᱦᱚᱪᱚᱭᱮᱫ ᱠᱟᱱᱟ ᱟᱫᱚ ᱚᱱᱟᱛᱮ ᱟᱞᱮ ᱢᱟᱹᱡᱷᱤ ᱯᱟᱨᱜᱟᱱᱟ ᱠᱚ ᱛᱚᱵᱮ ᱤᱧ ᱥᱮᱫ ᱠᱷᱚᱱ ᱩᱱᱠᱩ ᱪᱮᱸᱜᱷᱟ ᱪᱮᱛᱱᱟᱣ ᱠᱚ ᱞᱟᱹᱜᱤᱫ ᱡᱮᱢᱚᱱ ᱚᱱᱠᱟᱱ ᱦᱚᱲ ᱟᱵᱚ ᱧᱮᱞ ᱩᱨᱩᱢ ᱟᱨ ᱵᱩᱡᱷᱟᱹᱣ ᱠᱟᱛᱮ ᱵᱤᱪᱟᱹᱨ ᱠᱟᱛᱮ ᱯᱟᱸᱡᱟ ᱠᱚ ᱨᱮᱭᱟᱜ ᱞᱟᱹᱠᱛᱤ ᱢᱮᱱᱟᱜᱼᱟ ᱟᱹᱫᱤᱵᱟᱹᱥᱤ ᱠᱚᱫᱚ ᱦᱤᱱᱫᱩ ᱠᱨᱤᱥᱛᱟᱱ ᱤᱥᱞᱟᱢ ᱥᱮ ᱡᱮᱱ ᱵᱩᱫᱽᱫᱷᱚ ᱥᱤᱠᱷ ᱫᱚᱠᱚ ᱵᱟᱝ ᱠᱟᱱᱟ ᱱᱚᱣᱟ ᱫᱚ ᱱᱟᱦᱟᱜ ᱤᱧᱟᱹᱜ ᱠᱟᱛᱷᱟ ᱫᱚ ᱵᱟᱝ ᱠᱟᱱᱟ ᱱᱚᱣᱟ ᱫᱚ ᱵᱷᱟᱨᱚᱛ ᱨᱮᱭᱟᱜ ᱥᱚᱝᱵᱤᱫᱷᱟᱱ ᱱᱮ ᱞᱟᱹᱞᱟᱹᱭ ᱠᱟᱱᱟ ᱟᱨ ᱱᱚᱣᱟ ᱥᱩᱯᱨᱤᱢ ᱠᱳᱨᱴ ᱦᱚᱸᱭ ᱢᱮᱱ ᱟᱠᱟᱫᱟ ᱡᱮ ᱟᱹᱫᱤᱵᱟᱹᱥᱤ ᱠᱚᱫᱚ ᱡᱟᱦᱟᱸᱭ ᱱᱩᱠᱩ ᱥᱟᱱᱛᱟᱲ ᱩᱨᱟ ᱢᱩᱸᱰᱟ ᱜᱚᱬ ᱠᱷᱟᱲᱤᱭᱟ ᱵᱷᱩᱢᱤᱡ ᱠᱚᱫᱚ ᱱᱩᱠᱩ ᱫᱚ ᱦᱤᱱᱫᱩ ᱜᱮᱠᱚ ᱵᱟᱝ ᱠᱟᱱᱟ ᱟᱨ ᱡᱟᱦᱟᱸᱭ ᱠᱚᱠᱚ ᱢᱮᱱ ᱦᱚᱪᱚᱭᱮᱫ ᱠᱟᱱ ᱡᱮ ᱟᱵᱚ ᱱᱚᱜᱼᱚᱭ ᱦᱤᱱᱫᱩ ᱠᱟᱱᱟ ᱵᱚ ᱦᱤᱱᱫᱩ ᱢᱤᱨᱤᱥ ᱮᱠᱴ ᱩᱱᱤᱥᱥᱚ ᱯᱚᱪᱯᱟᱱ ᱪᱷᱟᱯᱟᱱ ᱞᱮᱠᱟᱛᱮ ᱱᱚᱰᱮ ᱵᱚ ᱧᱮᱞ ᱞᱮᱠᱷᱟᱱ ᱫᱚ ᱢᱤᱫ ᱯᱟᱹᱨᱤᱥ ᱨᱮᱦᱚᱸ ᱵᱟᱯᱞᱟ ᱢᱮᱱᱟᱜ ᱟᱱᱮ ᱡᱩᱫᱤ ᱢᱤᱫᱴᱟᱝ ᱠᱚᱲᱟ ᱡᱩᱫᱤ ᱦᱟᱥᱛᱟᱜ ᱠᱟᱱᱟᱭ ᱮᱸᱰᱮᱠᱷᱟᱱ ᱩᱱᱤ ᱠᱩᱲᱤ ᱦᱟᱥᱛᱟᱜ ᱠᱟᱱ ᱨᱮᱦᱚᱸ ᱩᱱᱤ ᱦᱚᱸᱭ ᱵᱟᱯᱞᱟ ᱫᱟᱲᱮᱣᱟᱭᱟ ᱱᱚᱣᱟ ᱫᱚ ᱤᱧᱟᱹᱜ ᱠᱟᱛᱷᱟ ᱫᱚ ᱵᱟᱝ ᱠᱟᱱᱟ ᱦᱟᱸᱜ ᱱᱚᱣᱟ ᱫᱚ ᱦᱤᱱᱫᱩ ᱢᱤᱨᱤᱥ ᱮᱠᱴ ᱨᱮᱭᱟᱜ ᱠᱟᱛᱷᱟ ᱠᱟᱱᱟ ᱟᱫᱚ ᱛᱮᱦᱮᱧ ᱟᱵᱚᱨᱮᱱ ᱦᱚᱲ ᱟᱨ ᱡᱟᱦᱟᱸᱭ ᱠᱚᱠᱚ ᱢᱮᱱ ᱚᱪᱚᱭᱮᱫ ᱠᱟᱱ ᱛᱮᱦᱮᱧ ᱟᱵᱚᱨᱮᱱ ᱦᱚᱲ ᱦᱤᱱᱫᱩ ᱠᱟᱱᱟ ᱵᱚ ᱡᱮ ᱱᱚᱣᱟ ᱫᱷᱚᱨᱚᱢ ᱛᱮ ᱨᱩᱣᱟᱹᱲ ᱦᱤᱡᱩᱜ ᱛᱟᱵᱚᱱ ᱯᱮ ᱱᱟᱠᱤ ᱟᱵᱚ ᱥᱟᱱᱛᱟᱲ ᱥᱟᱶᱛᱟ ᱨᱮ ᱢᱟᱹᱡᱷᱤ ᱵᱟᱵᱟ ᱠᱚ ᱱᱚᱜᱼᱚᱭ ᱟᱛᱳ ᱟᱛᱳ ᱨᱮ ᱟᱵᱚᱨᱮᱱ ᱟᱛᱳ ᱢᱚᱬᱮ ᱦᱚᱲ ᱠᱚ ᱢᱮᱱᱟᱜ ᱠᱚᱣᱟ ᱟᱫᱚ ᱪᱮᱫ ᱟᱵᱚ ᱱᱤᱛᱚᱜ ᱩᱱᱠᱩ ᱦᱤᱱᱫᱩ ᱞᱮᱠᱟ ᱵᱚ ᱠᱟᱹᱢᱤ ᱫᱟᱲᱮ ᱠᱮᱭᱟ ᱟᱵᱚᱨᱮᱱ ᱢᱤᱫ ᱯᱟᱹᱨᱤᱥ ᱨᱮᱱ ᱵᱚ ᱵᱟᱯᱞᱟ ᱫᱟᱲᱮ ᱠᱮᱠᱚᱣᱟ ᱱᱚᱣᱟ ᱫᱚ ᱫᱤᱥᱚᱢ ᱦᱚᱲ ᱱᱤᱛᱚᱜ ᱵᱤᱪᱟᱹᱨ ᱨᱮᱭᱟᱜ ᱞᱟᱹᱠᱛᱤ ᱠᱟᱱᱟ ᱟᱫᱚ ᱚᱱᱟᱛᱮ ᱤᱧᱟᱹᱜ ᱢᱮᱱ ᱫᱚ ᱱᱚᱝᱠᱟᱱ ᱦᱚᱲ ᱠᱷᱚᱱ ᱟᱵᱚ ᱟᱵᱚᱨᱮᱱ ᱟᱛᱳ ᱢᱚᱬᱮ ᱦᱚᱲ ᱠᱚ ᱧᱮᱞ ᱩᱨᱩᱢ ᱠᱟᱛᱮ ᱯᱟᱸᱡᱟ ᱠᱚ ᱨᱮᱭᱟᱜ ᱞᱟᱹᱠᱛᱤ ᱢᱮᱱᱟᱜᱼᱟ ᱟᱨ ᱡᱟᱦᱟᱸᱭ ᱦᱚᱲ ᱠᱚ ᱢᱮᱱᱮᱫ ᱠᱟᱱᱟ ᱱᱩᱠᱩ ᱡᱮ ᱦᱤᱱᱫᱩ ᱟᱵᱚᱣᱟᱜ ᱟᱹᱰᱤᱜᱟᱱ ᱥᱚᱢᱟᱡᱽᱥᱟ ᱠᱚ ᱢᱮᱱᱟᱜ ᱟᱱᱮ ᱟᱨ ᱚᱱᱟ ᱠᱚ ᱪᱮᱫ ᱞᱮᱠᱟᱨᱮ ᱥᱚᱞᱦᱮ ᱜᱟᱱᱚᱜᱼᱟ ᱱᱚᱝᱠᱟ ᱢᱮᱱ ᱠᱟᱛᱮ ᱟᱵᱚᱨᱮᱱ ᱦᱚᱲ ᱠᱚ ᱟᱹᱰᱤᱡ ᱥᱮᱠᱚ ᱟᱸᱫᱷᱟ ᱠᱟᱠᱚ ᱠᱟᱱᱟ ᱟᱨ ᱤᱧᱟᱹᱜ ᱢᱮᱱ ᱫᱚ ᱱᱚᱣᱟ ᱫᱚ ᱱᱩᱠᱩ ᱡᱟᱦᱟᱸᱭ ᱠᱚᱠᱚ ᱢᱮᱱ ᱚᱪᱚᱭᱮᱫ ᱠᱟᱱ ᱱᱩᱠᱩ ᱫᱚ ᱱᱤᱡᱮᱥᱚ ᱟᱠᱚ ᱵᱮᱠᱛᱤᱜᱚᱛᱚ ᱥᱟᱨᱛᱷᱚ ᱞᱟᱹᱜᱤᱫ ᱠᱚ ᱠᱟᱹᱢᱤ ᱠᱟᱱᱟ ᱱᱚᱣᱟ ᱫᱚ ᱤᱧ ᱥᱮᱫ ᱠᱷᱚᱱᱤᱧ ᱯᱩᱥᱴᱟᱹᱣᱤᱧ ᱢᱮᱱ ᱫᱟᱲᱮᱭᱟᱜ ᱠᱟᱱᱟ ᱪᱮᱫ ᱪᱚᱝ ᱟᱠᱚ ᱱᱩᱠᱩ ᱵᱮᱱᱤᱯᱷᱤᱴ ᱞᱟᱹᱜᱤᱫ ᱟᱠᱚᱣᱟᱜ ᱵᱮᱠᱛᱤᱜᱚᱛᱚ ᱚᱱᱟ ᱞᱟᱹᱜᱤᱫ ᱠᱚ ᱠᱟᱹᱢᱤ ᱠᱟᱱᱟ ᱟᱨ ᱦᱤᱱᱫᱩ ᱜᱮᱠᱚ ᱵᱟᱝ ᱠᱟᱱᱟ ᱱᱚᱣᱟ ᱢᱟ ᱤᱧᱟᱹᱜ ᱠᱟᱛᱷᱟ ᱫᱚ ᱵᱟᱝ ᱠᱟᱱᱟ ᱱᱚᱣᱟ ᱥᱩᱯᱨᱤᱢ ᱠᱳᱨᱴ ᱜᱮ ᱢᱮᱱ ᱟᱠᱟᱫ ᱟᱨ ᱵᱷᱟᱨᱚᱛ ᱨᱮᱭᱟᱜ ᱥᱚᱝᱵᱤᱫᱷᱟᱱ ᱦᱚᱸᱭ ᱢᱮᱱᱮᱫ ᱠᱟᱱᱟ ᱡᱮ ᱟᱹᱫᱤᱵᱟᱹᱥᱤ ᱦᱤᱱᱫᱩ ᱜᱮᱠᱚ ᱵᱟᱝ ᱠᱟᱱᱟ ᱟᱨ ᱡᱟᱦᱟᱸᱭ ᱱᱚᱜᱼᱚᱭ ᱡᱮ ᱦᱤᱱᱫᱩ ᱥᱚᱢᱟᱡᱽ ᱨᱮ ᱡᱟᱦᱟᱸ ᱱᱚᱜᱼᱚᱭ ᱫᱟᱦᱤᱥ ᱯᱨᱚᱛᱷᱟ ᱢᱮᱱᱟᱜᱼᱟ ᱟᱱᱮ ᱟᱵᱚ ᱟᱹᱫᱤᱵᱟᱹᱥᱤ ᱠᱚᱣᱟᱜ ᱥᱚᱢᱟᱡᱽ ᱨᱮ ᱱᱚᱝᱠᱟᱱᱟᱜ ᱥᱟᱱᱛᱟᱲ ᱥᱚᱢᱟᱡᱽ ᱨᱮ ᱫᱟᱦᱤᱥ ᱯᱨᱚᱛᱷᱟ ᱵᱟᱹᱱᱩᱜ ᱟᱱᱮ ᱩᱱᱠᱩ ᱴᱷᱮᱡ ᱡᱟᱦᱟᱸ ᱵᱟᱯᱞᱟ ᱵᱤᱦᱟᱹ ᱵᱷᱟᱸᱰᱟᱱ ᱪᱷᱟᱹᱴᱭᱟᱹᱨ ᱨᱮᱭᱟᱜ ᱩᱱᱠᱩ ᱴᱷᱮᱡ ᱵᱟᱢᱚᱱ ᱵᱮᱵᱚᱥᱛᱷᱟ ᱢᱮᱱᱟᱜ ᱟᱱᱮ ᱟᱵᱚ ᱴᱷᱮᱡ ᱚᱱᱟ ᱵᱟᱹᱱᱩᱜ ᱟᱱᱟᱜ ᱟᱫᱚ ᱱᱩᱠᱩ ᱚᱠᱟ ᱦᱤᱥᱟᱹᱵ ᱛᱮᱠᱚ ᱢᱮᱱ ᱦᱚᱪᱚᱭᱮᱫ ᱠᱟᱱᱟ ᱡᱮ ᱟᱵᱚ ᱫᱚᱵᱚ ᱦᱤᱱᱫᱩ ᱠᱟᱱᱟ ᱢᱮᱱ ᱠᱟᱛᱮ ᱟᱫᱚ ᱤᱧᱟᱹᱜ ᱫᱚ ᱱᱚᱣᱟ ᱟᱹᱰᱤ ᱠᱮᱴᱮᱡ ᱛᱮᱧ ᱢᱮᱱ ᱫᱟᱲᱮᱭᱟᱜ ᱠᱟᱱᱟ ᱱᱩᱠᱩ ᱦᱚᱭᱛᱚ ᱵᱷᱟᱨᱚᱛ ᱨᱮᱭᱟᱜ ᱥᱚᱝᱵᱤᱫᱷᱟᱱ ᱦᱚᱸ ᱵᱟᱠᱚ ᱵᱟᱲᱟᱭ ᱟᱹᱱᱤᱡ ᱟᱨᱮ ᱵᱟᱲᱟᱭ ᱠᱷᱟᱱ ᱫᱚ ᱱᱚᱣᱟ ᱦᱚᱸ ᱯᱩᱥᱴᱟᱹᱣ ᱢᱮᱱ ᱜᱟᱱᱚᱜᱼᱟ ᱱᱩᱠᱩ ᱫᱚ ᱟᱠᱚᱣᱟᱜ ᱵᱮᱱᱤᱯᱷᱤᱴ ᱞᱟᱹᱜᱤᱫ ᱠᱚ ᱠᱟᱹᱢᱤ ᱠᱟᱱᱟ ᱟᱵᱚᱨᱮᱱ ᱦᱚᱲ ᱪᱮᱫ ᱞᱮᱠᱟ ᱨᱮᱵᱚ ᱢᱟᱱᱮ ᱵᱚ ᱟᱹᱭᱩᱨ ᱮᱸᱲᱟᱜ ᱫᱟᱲᱮᱭᱟᱠᱚᱣᱟ ᱟᱸᱫᱷᱟ ᱫᱟᱲᱮᱭᱟᱠᱚᱣᱟ ᱵᱷᱟᱴᱠᱟᱣ ᱫᱟᱲᱮᱭᱟᱠᱚᱣᱟ ᱵᱚ ᱱᱚᱣᱟ ᱞᱟᱹᱜᱤᱫ ᱠᱚ ᱠᱟᱹᱢᱤ ᱠᱟᱱᱟ ᱟᱨ ᱱᱚᱣᱟ ᱦᱚᱸ ᱠᱟᱱᱟ ᱡᱮ ᱱᱚᱜᱼᱚᱭ ᱵᱷᱟᱨᱚᱛ ᱡᱟᱠᱟᱛ ᱨᱮ ᱛᱮᱦᱮᱧ ᱟᱵᱚ ᱟᱹᱫᱤᱵᱟᱹᱥᱤ ᱥᱟᱱᱛᱟᱲ ᱠᱚ ᱠᱩᱨᱟᱹ ᱢᱩᱸᱰᱟᱹ ᱜᱚᱲ ᱠᱷᱟᱲᱤᱭᱟ ᱠᱚ ᱵᱷᱩᱢᱤ ᱠᱚ ᱞᱟᱹᱜᱤᱫ ᱱᱚᱜᱼᱚᱭ ᱡᱮ ᱞᱮᱛᱟᱲ ᱜᱮ ᱱᱚᱣᱟ ᱫᱷᱚᱨᱚᱢ ᱟᱱᱫᱳᱞᱚᱱ ᱪᱟᱞᱟᱜ ᱠᱟᱱᱟ ᱱᱚᱣᱟ ᱫᱷᱚᱨᱚᱢ ᱢᱟᱱᱚᱛ ᱦᱚᱸ ᱡᱮᱢᱚᱱ ᱱᱩᱠᱩᱣᱟᱜ ᱠᱟᱛᱷᱟ ᱛᱮ ᱵᱩᱡᱷᱟᱹᱜ ᱠᱟᱱᱟ ᱱᱚᱣᱟ ᱫᱷᱚᱨᱚᱢ ᱢᱟᱱᱚᱛ ᱦᱚᱸ ᱡᱮᱢᱚᱱ ᱟᱞᱚ ᱵᱚ ᱧᱟᱢ ᱢᱟ ᱮᱸᱰᱮᱠᱷᱟᱱ ᱱᱚᱝᱠᱟᱱ ᱦᱚᱲ ᱟᱵᱚ ᱧᱮᱞ ᱩᱨᱩᱢ ᱠᱟᱛᱮᱫ ᱱᱩᱠᱩ ᱠᱷᱚᱱ ᱟᱵᱚ ᱥᱚᱢᱟᱡᱽ ᱨᱮᱱ ᱦᱚᱲ ᱡᱟᱜᱽᱣᱟᱨ ᱥᱮ ᱪᱮᱛᱚᱱ ᱨᱮ ᱛᱟᱦᱮᱱ ᱨᱮᱭᱟᱜ ᱞᱟᱹᱠᱛᱤ ᱢᱮᱱᱟᱜᱼᱟ ᱟᱨ ᱱᱩᱠᱩ ᱠᱷᱚᱱ ᱥᱟᱦᱟ ᱨᱮ ᱡᱮᱢᱚᱱ ᱠᱚ ᱛᱟᱦᱮᱱ ᱛᱟᱵᱚᱱ ᱢᱟ ᱚᱱᱟᱜᱮ ᱤᱧ ᱟᱵᱚ ᱤᱧ ᱡᱮᱞᱟ ᱯᱟᱨᱜᱟᱱᱟ ᱥᱮᱫ ᱞᱮᱠᱟᱛᱮ ᱟᱛᱳ ᱨᱮᱱ ᱢᱟᱺᱡᱷᱤ ᱵᱟᱵᱟ ᱠᱚ ᱟᱨ ᱟᱛᱳ ᱢᱚᱬᱮ ᱦᱚᱲ ᱠᱚ ᱡᱮᱢᱚᱱ ᱱᱩᱠᱩ ᱴᱷᱮᱱ ᱱᱮᱦᱚᱨ ᱛᱟᱦᱮᱱ ᱠᱟᱱᱟ ᱱᱚᱝᱠᱟᱱ ᱦᱚᱲ ᱴᱷᱮᱱ ᱟᱵᱚ ᱟᱹᱰᱤ ᱥᱟᱺᱜᱤᱧ ᱨᱮᱵᱚ ᱛᱟᱦᱮᱱ ᱢᱟ ᱟᱨ ᱵᱟᱝᱠᱷᱟᱱ ᱦᱟᱯᱮᱱ ᱫᱤᱱ ᱞᱟᱹᱜᱤᱫ ᱟᱵᱚᱣᱟᱜ ᱥᱚᱢᱟᱡᱽ ᱱᱩᱠᱩ ᱠᱟᱨᱚᱱ ᱛᱮ ᱥᱟᱱᱟᱢ ᱟᱵᱚᱣᱟᱜ ᱟᱹᱨᱤᱪᱟᱹᱞᱤ ᱵᱚᱸᱜᱟ ᱵᱩᱨᱩ ᱯᱚᱨᱚᱵᱽ ᱯᱩᱱᱟᱹᱭ ᱥᱟᱱᱟᱢ ᱠᱚ ᱥᱩᱲᱟᱹ ᱢᱮᱥᱟᱞ ᱪᱟᱵᱟ ᱜᱚᱫ ᱠᱟᱜᱼᱟ ᱱᱩᱠᱩ ᱫᱚ ᱟᱨ ᱡᱟᱦᱟᱸ ᱟᱵᱚ ᱟᱹᱫᱤᱵᱟᱹᱥᱤ ᱥᱟᱱᱛᱟᱲ ᱥᱚᱢᱟᱡᱽ ᱨᱮ ᱡᱟᱦᱟᱱᱟᱜ ᱟᱹᱨᱤᱪᱟᱹᱞᱤ ᱵᱚᱸᱜᱟ ᱵᱩᱨᱩ ᱯᱚᱨᱚᱵᱽ ᱯᱩᱱᱟᱹᱭ ᱱᱚᱣᱟ ᱫᱚ ᱟᱵᱚ ᱥᱟᱱᱟᱢ ᱡᱟᱹᱛ ᱠᱷᱚᱱ ᱵᱷᱤᱱᱟᱹ ᱜᱮᱛᱟ ᱵᱚᱱᱟ ᱵᱷᱮᱜᱟᱨ ᱜᱮᱛᱟ ᱵᱚᱱᱟ ᱟᱨ ᱱᱚᱜᱼᱚ ᱱᱚᱣᱟ ᱠᱚ ᱨᱮᱭᱟᱜ ᱱᱩᱠᱩ ᱴᱷᱮᱱ ᱫᱚ ᱪᱮᱫ ᱦᱚᱸ ᱵᱟᱰᱟᱭ ᱵᱟᱹᱱᱩᱜ ᱟᱱᱟᱜ ᱟᱨ ᱵᱟᱰᱟᱭ ᱛᱟᱦᱮᱱ ᱠᱟᱱ ᱦᱩᱱᱟᱝ ᱱᱚᱝᱠᱟᱱ ᱠᱟᱛᱷᱟ ᱫᱚ ᱱᱚᱣᱟ ᱥᱳᱥᱟᱞ ᱢᱤᱰᱤᱭᱟ ᱨᱮ ᱱᱚᱣᱟ ᱚᱦᱚ ᱠᱚ ᱮᱢ ᱞᱮᱭᱟ ᱟᱫᱚ ᱚᱱᱟᱛᱮ ᱤᱧ ᱥᱮᱫ ᱠᱷᱚᱱ ᱱᱩᱠᱩ ᱢᱟᱱᱮ ᱱᱚᱣᱟ ᱠᱚᱴᱷᱳᱨ ᱡᱚᱵᱟᱵᱽ ᱮᱢᱟ ᱠᱚ ᱠᱟᱱᱟ ᱱᱚᱝᱠᱟᱱ ᱟᱹᱛᱷᱟᱹᱣᱲᱤ ᱱᱚᱣᱟ ᱥᱳᱥᱟᱞ ᱢᱤᱰᱤᱭᱟ ᱨᱮ ᱡᱟᱦᱟᱱᱟᱜ ᱮᱢ ᱫᱚ ᱴᱷᱤᱠ ᱵᱟᱝ ᱠᱟᱱᱟ ᱦᱮᱸ ᱟᱵᱚᱨᱮᱱ ᱦᱚᱲ ᱟᱢ ᱵᱮᱠᱛᱤᱜᱚᱛᱚ ᱨᱩᱯ ᱨᱮᱢ ᱦᱟᱛᱟᱣ ᱟᱠᱟᱫ ᱠᱷᱟᱱ ᱚᱱᱟ ᱟᱢᱟᱜ ᱵᱷᱮᱜᱟᱨ ᱠᱟᱛᱷᱟ ᱠᱟᱱᱟ ᱢᱮᱱᱠᱷᱟᱱ ᱟᱵᱚ ᱥᱟᱱᱛᱟᱞ ᱡᱟᱹᱛᱤ ᱤᱫᱤ ᱠᱟᱛᱮ ᱡᱮ ᱟᱵᱚᱨᱮᱱ ᱦᱚᱲ ᱦᱤᱱᱫᱩ ᱥᱮ ᱠᱨᱤᱥᱛᱟᱱ ᱤᱥᱞᱟᱢ ᱡᱮᱱ ᱵᱩᱫᱽᱫᱷᱚ ᱥᱤᱠᱷ ᱢᱮᱱ ᱫᱚ ᱱᱚᱣᱟ ᱫᱚ ᱛᱷᱚᱲᱟ ᱦᱚᱸ ᱢᱚᱴᱷᱮ ᱦᱚᱸ ᱴᱷᱤᱠ ᱵᱟᱝ ᱠᱟᱱᱟ ᱟᱨ ᱚᱱᱟ ᱠᱚ ᱫᱷᱚᱨᱚᱢ ᱨᱮᱱ ᱦᱚᱲ ᱜᱮᱵᱚ ᱵᱟᱝ ᱠᱟᱱᱟ ᱟᱫᱚ ᱚᱱᱟᱛᱮ ᱱᱩᱠᱩ ᱵᱟᱲᱟᱭ ᱫᱚᱨᱠᱟᱨ ᱠᱟᱱᱟ ᱠᱚ ᱵᱟᱲᱟᱭ ᱫᱚᱨᱠᱟᱨ ᱠᱟᱱ ᱛᱟᱠᱚᱣᱟ ᱡᱮ ᱟᱵᱚ ᱟᱹᱫᱤᱵᱟᱹᱥᱤ ᱱᱚᱜᱼᱚᱭ ᱡᱟᱦᱮᱨ ᱛᱷᱟᱱ ᱨᱮ ᱵᱚᱸᱜᱟᱜ ᱦᱚᱲ ᱠᱚᱣᱟᱜ ᱟᱵᱚ ᱱᱤᱛ ᱦᱟᱹᱵᱤᱡ ᱡᱟᱦᱮᱨ ᱛᱷᱟᱱ ᱨᱮᱭᱟᱜ ᱴᱷᱤᱠ ᱵᱟᱹᱱᱩᱜ ᱟᱱᱟ ᱢᱟᱹᱡᱷᱤ ᱛᱷᱟᱱ ᱨᱮᱭᱟᱜ ᱴᱷᱤᱠ ᱵᱟᱹᱱᱩᱜ ᱟᱱᱟ ᱟᱨ ᱱᱚᱜᱼᱚ ᱱᱚᱝᱠᱟᱱ ᱦᱚᱲ ᱠᱟᱨᱚᱱ ᱛᱮᱜᱮ ᱛᱮᱦᱮᱧ ᱱᱚᱝᱠᱟᱱ ᱦᱚᱲ ᱠᱟᱨᱚᱱ ᱛᱮᱜᱮ ᱛᱮᱦᱮᱧ ᱟᱵᱚ ᱱᱚᱜᱼᱚᱭ ᱟᱛᱳ ᱟᱛᱳ ᱨᱮ ᱡᱟᱦᱮᱨ ᱡᱟᱭᱜᱟ ᱨᱮᱦᱚᱸ ᱛᱮᱦᱮᱧ ᱦᱤᱱᱫᱩ ᱢᱩᱫᱤᱞ ᱧᱮᱞᱚᱜᱚᱜ ᱠᱟᱱᱟ ᱟᱨ ᱤᱧᱟᱹᱜ ᱫᱚ ᱯᱩᱨᱟᱹ ᱯᱟᱹᱛᱭᱟᱹᱣ ᱢᱮᱱᱟᱜᱼᱟ ᱱᱩᱠᱩ ᱦᱚᱭᱛᱳ ᱟᱨ ᱮᱥ ᱮᱥ ᱨᱮᱱ ᱮᱡᱮᱱᱴ ᱠᱟᱱᱟ ᱠᱚ ᱟᱨ ᱱᱤᱭᱟᱹ ᱦᱚᱸ ᱟᱵᱚ ᱵᱟᱰᱟᱭ ᱫᱚᱨᱠᱟᱨ ᱠᱟᱱᱟ ᱱᱚᱣᱟ ᱟᱨ ᱮᱥ ᱮᱥ ᱨᱮᱱ ᱮᱡᱮᱱᱴ ᱞᱮᱠᱟ ᱠᱚ ᱵᱩᱡᱷᱟᱹᱜ ᱠᱟᱱᱟ ᱟᱠᱚᱣᱟᱜ ᱠᱟᱛᱷᱟ ᱛᱮᱜᱮ ᱟᱨ ᱩᱱᱠᱩ ᱴᱷᱮᱱ ᱠᱷᱚᱱ ᱪᱮᱫ ᱪᱚᱝ ᱵᱮᱱᱤᱯᱷᱤᱴ ᱢᱮᱱᱟᱜ ᱠᱚ ᱧᱟᱢᱮᱫ ᱠᱟᱱᱟ ᱚᱱᱟ ᱠᱷᱟᱹᱛᱤᱨ ᱜᱮ ᱱᱚᱣᱟ ᱠᱟᱛᱷᱟ ᱠᱚ ᱢᱮᱱ ᱦᱚᱪᱚᱭᱮᱫᱟ ᱟᱨ ᱵᱟᱝᱠᱷᱟᱱ ᱛᱮᱦᱮᱧ ᱤᱧᱟᱹᱜ ᱠᱟᱛᱷᱟ ᱫᱚ ᱱᱚᱜᱼᱚᱭ ᱯᱩᱥᱴᱟᱹᱣ ᱠᱟᱛᱷᱟ ᱠᱟᱱᱟ ᱵᱷᱟᱨᱚᱛ ᱨᱮᱭᱟᱜ ᱥᱚᱝᱵᱤᱫᱷᱟᱱ ᱥᱩᱯᱨᱤᱢ ᱠᱳᱨᱴ ᱦᱚᱸ ᱱᱚᱣᱟ ᱠᱟᱛᱷᱟᱭ ᱞᱟᱹᱞᱟᱹᱭ ᱠᱟᱱᱟ ᱟᱹᱫᱤᱵᱟᱹᱥᱤ ᱠᱚ ᱦᱤᱱᱫᱩ ᱵᱟᱝ ᱠᱟᱱᱟ ᱠᱚ ᱠᱨᱤᱥᱴᱟᱱ ᱵᱟᱝ ᱠᱟᱱᱟ ᱠᱚ ᱤᱥᱞᱟᱢ ᱵᱟᱝ ᱠᱟᱱᱟ ᱠᱚ ᱡᱮᱱ ᱵᱩᱫᱽᱫᱷᱚ ᱥᱤᱠᱷ ᱠᱚ ᱵᱟᱝ ᱠᱟᱱᱟ ᱟᱫᱚ ᱱᱩᱠᱩ ᱱᱚᱰᱮ ᱱᱚᱣᱟ ᱠᱟᱛᱷᱟ ᱠᱷᱚᱱ ᱯᱩᱥᱴᱟᱹᱣ ᱵᱩᱡᱷᱟᱹᱜ ᱠᱟᱱᱟ ᱢᱟᱱᱮ ᱱᱩᱠᱩ ᱫᱚ ᱫᱷᱚᱨᱚᱢ ᱨᱮᱭᱟᱜ ᱴᱷᱤᱠ ᱵᱟᱠᱚ ᱵᱟᱰᱟᱭ ᱟᱹᱱᱤᱡ ᱟᱹᱨᱤᱪᱟᱹᱞᱤ ᱨᱮᱭᱟᱜ ᱴᱷᱤᱠ ᱵᱟᱠᱚ ᱵᱟᱲᱟᱭ ᱮᱱᱮᱡ ᱵᱚᱸᱜᱟ ᱵᱩᱨᱩ ᱨᱮᱭᱟᱜ ᱴᱷᱤᱠ ᱵᱟᱠᱚ ᱵᱟᱲᱟᱭ ᱮᱱᱮᱡ ᱯᱚᱨᱚᱵᱽ ᱯᱩᱱᱟᱹᱭ ᱨᱮᱭᱟᱜ ᱴᱷᱤᱠ ᱵᱟᱠᱚ ᱵᱟᱲᱟᱭ ᱮᱱᱮᱡ ᱟᱨ ᱡᱩᱫᱤ ᱠᱚ ᱵᱟᱰᱟᱭ ᱠᱷᱟᱱ ᱚᱱᱟ ᱱᱚᱝᱠᱟᱱ ᱠᱟᱛᱷᱟ ᱫᱚ ᱚᱦᱚ ᱠᱚ ᱨᱚᱲ ᱞᱮᱭᱟ ᱚᱱᱟᱛᱮ ᱤᱧ ᱥᱚᱢᱟᱡᱽ ᱨᱮᱱ ᱢᱟᱺᱡᱷᱤ ᱵᱟᱵᱟ ᱠᱚ ᱟᱛᱳ ᱢᱚᱬᱮ ᱦᱚᱲ ᱠᱚ ᱟᱨ ᱫᱚᱥ ᱨᱟᱡᱽᱡᱚ ᱠᱚ ᱩᱱᱠᱩ ᱴᱷᱮᱱ ᱱᱚᱣᱟ ᱠᱷᱚᱵᱚᱨ ᱥᱮ ᱱᱚᱣᱟ ᱥᱟᱸᱫᱮᱥ ᱤᱧ ᱮᱢ ᱪᱟᱞᱮᱫ ᱠᱟᱱᱟ ᱡᱮᱢᱚᱱ ᱚᱱᱠᱟᱱ ᱦᱚᱲ ᱠᱷᱚᱱ ᱟᱵᱚ ᱥᱟᱺᱜᱤᱧ ᱨᱮᱵᱚ ᱛᱟᱦᱮᱱ ᱢᱟ ᱛᱚ ᱱᱤᱭᱟᱹ ᱢᱮᱱ ᱠᱟᱛᱮ ᱤᱧᱟᱹᱜ ᱱᱚᱣᱟ ᱯᱨᱮᱥ ᱢᱤᱴ ᱮᱢ ᱨᱮᱭᱟᱜ ᱱᱚᱰᱮ ᱜᱤᱧ ᱛᱩᱠᱩᱢ ᱠᱮᱫ ᱛᱤᱧᱟᱹ ᱢᱟ